ᱦᱚᱭᱛᱚ ᱢᱳᱵᱟᱭᱤᱞ ᱯᱷᱳᱱ ᱛᱮ ᱦᱚᱭᱛᱚ ᱰᱤᱮᱥᱮᱞᱟᱨ ᱛᱮᱠᱚ ᱵᱮᱱᱟᱣ ᱠᱟᱜᱼᱟ ᱢᱮᱱᱠᱷᱟᱱ ᱤᱧ ᱛᱮᱦᱮᱧ ᱫᱷᱟᱹᱵᱤᱡ ᱛᱮ ᱛᱤᱱᱟᱹᱜ ᱤᱧ ᱧᱮᱞ ᱠᱟᱜ ᱫᱚ ᱜᱚᱯᱨᱳ ᱮᱠᱥᱚᱱ ᱠᱮᱢᱮᱨᱟ ᱛᱮᱫᱚ ᱵᱟᱠᱚ ᱵᱮᱱᱟᱣ ᱠᱟᱜᱼᱟ ᱚᱱᱟᱛᱮ ᱱᱚᱣᱟ ᱨᱮᱱᱟᱜ ᱮᱠᱥᱚᱱ ᱥᱚᱴᱥ ᱠᱚ ᱧᱮᱞ ᱛᱟᱵᱚᱱ ᱯᱮ ᱟᱨ ᱱᱚᱣᱟ ᱵᱷᱤᱰᱤᱭᱳ ᱨᱮᱱᱟᱜ ᱢᱟᱡᱟ ᱩᱴᱷᱟᱹᱣ ᱛᱟᱵᱚᱱ ᱯᱮ ᱦᱟᱭ ᱜᱩᱰ ᱢᱚᱨᱱᱤᱝ ᱜᱟᱭᱥ ᱜᱩᱰ ᱢᱚᱨᱱᱤᱝ ᱯᱷᱨᱚᱢ ᱦᱟᱭᱣᱮ ᱛᱷᱟᱨᱴᱤ ᱳᱣᱟᱱ ᱱᱚᱝ ᱱᱮᱥᱱᱟᱞ ᱦᱟᱭᱣᱮ ᱛᱚ ᱛᱤᱦᱤᱧ ᱟᱞᱮ ᱞᱮ ᱢᱚᱰᱷᱟᱣ ᱠᱟᱱᱟ ᱤᱧ ᱤᱧᱨᱮᱱ ᱜᱟᱛᱮ ᱠᱚ ᱥᱟᱶᱛᱮ ᱞᱮ ᱢᱚᱰᱷᱟᱣ ᱠᱟᱱᱟ ᱥᱚᱨᱚᱞᱯᱟᱲᱟ ᱥᱚᱨᱚᱞᱯᱟᱲᱟ ᱫᱚ ᱢᱤᱫᱴᱮᱱ ᱱᱚᱝᱠᱟᱱᱟᱜ ᱡᱟᱭᱜᱟ ᱠᱟᱱᱟ ᱚᱠᱟ ᱫᱚ ᱵᱚᱨᱛᱚᱢᱟᱱ ᱟᱥᱟᱢ ᱨᱮ ᱟᱹᱰᱤ ᱴᱨᱮᱱᱰ ᱨᱮ ᱢᱮᱱᱟᱜᱼᱟ ᱛᱚ ᱫᱮᱞᱟ ᱤᱧ ᱥᱟᱶ ᱪᱟᱞᱟᱜ ᱛᱟᱵᱚᱱ ᱯᱮ ᱤᱧ ᱧᱮᱞ ᱦᱚᱪᱚ ᱵᱚᱱᱟ ᱛᱚ ᱫᱮᱞᱟ ᱚᱲᱟᱜ ᱠᱷᱚᱱᱟᱜ ᱢᱚᱡᱽ ᱛᱮ ᱧᱮᱞ ᱛᱟᱵᱚᱱ ᱯᱮ ᱛᱚ ᱚᱲᱟᱜ ᱠᱷᱚᱡ ᱚᱲᱟᱜ ᱠᱷᱚᱡ ᱛᱚ ᱫᱮᱞᱟ ᱛᱚᱵᱮ ᱴᱨᱟᱭᱯᱚᱰ ᱨᱮᱰᱤ ᱰᱤএᱥᱮᱞᱟᱨ ᱨᱮᱰᱤ ᱮᱱᱰ ᱜᱳᱯᱨᱳ ᱨᱮᱰᱤ ᱮᱱᱰ ᱞᱮᱴᱥ ᱜᱳ ᱞᱮᱴᱥ ᱜᱳ ᱥᱟᱹᱨᱤᱜᱮ ᱟᱵᱚᱣᱟᱜ ᱢᱮᱫ ᱛᱮ ᱡᱚᱠᱷᱚᱱ ᱱᱤᱞ ᱥᱮᱨᱢᱟ ᱞᱟᱛᱟᱨ ᱨᱮ ᱱᱚᱝᱠᱟᱱ ᱦᱟᱹᱨᱭᱟᱹᱲ ᱫᱷᱟᱹᱨᱛᱤ ᱵᱚᱱ ᱧᱮᱞᱟ ᱛᱚ ᱢᱚᱱᱮ ᱡᱤᱣᱤ ᱨᱮ ᱟᱹᱰᱤ ᱜᱮ ᱠᱷᱩᱥᱤ ᱨᱟᱹᱥᱠᱟᱹ ᱵᱩᱡᱷᱟᱹᱜᱼᱟ ᱱᱤᱛ ᱫᱚ ᱟᱞᱮ ᱥᱮᱴᱮᱨ ᱠᱟᱱᱟᱞᱮ ᱯᱮᱴᱨᱳᱞ ᱯᱟᱢᱯ ᱟᱞᱮᱭᱟᱜ ᱜᱟᱹᱰᱤ ᱨᱮ ᱯᱮᱴᱨᱳᱞ

ᱟᱞᱮ ᱚᱲᱟᱜ ᱠᱷᱚᱡ ᱵᱟᱨᱚ ᱠᱤᱞᱳᱢᱤᱴᱟᱨ ᱦᱮᱡ ᱠᱟᱛᱮ ᱱᱮᱥᱱᱮᱞ ᱦᱟᱭᱣᱮ ᱠᱷᱚᱱᱟᱜ ᱡᱚᱡᱚᱢ ᱱᱟᱠᱷᱟ ᱰᱟᱦᱟᱨ ᱵᱚᱞᱚ ᱟᱠᱟᱱ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱱᱚᱣᱟ ᱜᱮ ᱚᱱᱟ ᱰᱟᱦᱟᱨ ᱚᱠᱟᱴᱟᱜ ᱫᱚ ᱪᱟᱞᱟᱣ ᱟᱠᱟᱱᱟ ᱥᱚᱨᱚᱞᱯᱟᱲᱟ ᱟᱨ ᱱᱚᱜᱼᱚᱭ ᱰᱟᱦᱟᱨ ᱟᱲᱮ ᱟᱲᱮ ᱛᱮ ᱜᱟᱹᱰᱤ ᱠᱚᱯᱮ ᱧᱮᱞ ᱧᱟᱢᱮᱫ ᱱᱚᱣᱟ ᱠᱚᱫᱚ ᱡᱚᱛᱚ ᱪᱟᱞᱟᱜᱼᱟ ᱥᱚᱨᱚᱞᱯᱟᱲᱟ ᱱᱤᱛᱚᱜ ᱟᱞᱮ ᱵᱤᱥ ᱢᱟᱹᱨᱤ ᱞᱮ ᱛᱤᱭᱟᱹᱜ ᱠᱮᱫᱟ ᱱᱚᱰᱮ ᱛᱷᱚᱲᱟ ᱫᱟᱜ ᱵᱳᱛᱚᱞ ᱠᱚᱞᱮ ᱦᱟᱛᱟᱣ ᱮᱫᱟ ᱟᱨ ᱤᱧ ᱥᱟᱶᱨᱮ ᱢᱤᱫᱴᱮᱡ ᱵᱚᱭᱦᱟ ᱢᱮᱱᱟᱭᱟ ᱪᱟᱨᱞᱮᱥ ᱪᱟᱨᱞᱮᱥ ᱵᱚᱭᱦᱟ ᱪᱮᱫ ᱞᱮᱠᱟᱢ ᱟᱹᱭᱠᱟᱹᱣᱫᱟ ᱟᱵᱚ ᱵᱤᱨ ᱯᱟᱨᱚᱢ ᱵᱚᱱ ᱪᱟᱞᱟᱜ ᱠᱟᱱᱟ ᱢᱤᱫᱴᱮᱡ ᱟᱹᱰᱤ ᱞᱟᱹᱴᱩ ᱵᱤᱨ ᱧᱟᱢᱚᱜᱼᱟ ᱚᱱᱟ ᱵᱤᱨ ᱦᱟᱱᱟ ᱥᱟᱨᱮ ᱢᱤᱫᱴᱮᱱ ᱥᱚᱨᱚᱞᱯᱟᱲᱟ ᱫᱚ ᱮᱠᱪᱩᱭᱮᱞᱤ ᱥᱚᱨᱚᱞᱯᱟᱲᱟ ᱫᱚ ᱢᱤᱫᱴᱮᱱ ᱯᱤᱠᱱᱤᱠ ᱥᱯᱚᱴ ᱵᱚᱨᱛᱚᱢᱟᱱ ᱨᱮᱫᱚ ᱟᱹᱰᱤ ᱴᱨᱮᱱᱰ ᱨᱮ ᱪᱟᱞᱟᱜ ᱠᱟᱱᱟ ᱟᱫᱚ ᱱᱩᱭ ᱪᱟᱨᱞᱮᱥ ᱵᱚᱭᱦᱟ ᱪᱮᱫ ᱞᱮᱠᱟᱢ ᱟᱹᱭᱠᱟᱹᱣᱫᱟ ᱥᱚ ᱛᱮᱦᱮᱧ ᱟᱞᱮ ᱯᱤᱠᱱᱤᱠ ᱞᱮ ᱪᱟᱞᱟᱜ ᱠᱟᱱᱟ ᱟᱹᱰᱤ ᱨᱟᱹᱥᱠᱟᱹ ᱟᱨ ᱱᱤᱛᱚᱜ ᱢᱤᱫᱴᱮᱡ ᱵᱟᱡᱟᱨ ᱨᱮ ᱫᱟᱜ ᱵᱚᱛᱚᱞ ᱠᱚᱞᱮ ᱦᱟᱛᱟᱣ ᱠᱮᱫᱟ ᱟᱨ ᱱᱤᱛᱚᱜ ᱵᱤᱨ ᱞᱮ ᱧᱟᱢᱟ ᱞᱟᱜᱽ ᱵᱷᱟᱜᱽ ᱢᱤᱫ ᱜᱷᱚᱱᱴᱟ ᱜᱟᱱ ᱡᱟᱹᱨᱩᱲ ᱞᱮᱭᱟ ᱛᱚ ᱟᱨ ᱢᱤᱫ ᱜᱷᱚᱱᱴᱟ ᱜᱟᱱ ᱯᱟᱨᱚᱢ ᱠᱟᱛᱮ ᱟᱞᱮ ᱯᱤᱠᱱᱤᱠ ᱥᱯᱚᱴ ᱞᱮ ᱪᱟᱞᱟᱜ ᱠᱟᱱᱟ ᱵᱤᱨ ᱵᱚᱞᱚᱜ ᱞᱟᱦᱟ ᱨᱮ ᱱᱚᱰᱮ ᱢᱤᱫᱴᱮᱡ ᱵᱟᱡᱟᱨ ᱧᱟᱢᱚᱜᱼᱟ ᱵᱟᱡᱟᱨ ᱨᱮᱱᱟᱜ ᱧᱩᱛᱩᱢ ᱫᱚ ᱦᱩᱭᱩᱜ ᱠᱟᱱᱟ ᱰᱤᱜᱽᱞᱤ ᱯᱟᱲᱟ ᱪᱮᱫᱟᱜ ᱥᱮ ᱵᱤᱨ ᱵᱚᱞᱚ ᱞᱮᱱᱠᱷᱟᱡ ᱵᱟᱡᱟᱨ ᱜᱮ ᱵᱟᱝ ᱧᱟᱢᱚᱜᱼᱟ ᱟᱨ ᱵᱤᱨ ᱨᱮ ᱢᱤᱫ ᱜᱷᱚᱱᱴᱟ ᱛᱟᱦᱮᱱ ᱡᱟᱹᱨᱩᱲᱟ ᱚᱱᱟ ᱤᱭᱟᱹᱛᱮ ᱵᱤᱨ ᱵᱚᱞᱚᱜ ᱞᱟᱦᱟ ᱨᱮ ᱵᱟᱡᱟᱨ ᱰᱤᱜᱽᱞᱤ ᱯᱟᱲᱟ ᱟᱨ ᱱᱚᱜᱼᱚᱭ ᱞᱮᱸᱜᱟ ᱱᱟᱠᱷᱟ ᱨᱮ ᱚᱲᱟᱜ ᱫᱚ ᱯᱷᱚᱨᱮᱥᱴᱟᱨ ᱠᱚᱣᱟᱜ ᱠᱮᱢᱯ ᱠᱟᱱᱟ ᱛᱚᱵᱮ ᱫᱮᱞᱟ ᱵᱤᱨ ᱛᱮᱵᱚᱱ ᱵᱚᱞᱚ ᱞᱮᱱ ᱜᱮ ᱛᱚ ᱜᱟᱛᱮ ᱠᱚ ᱱᱤᱛᱚᱜ ᱟᱞᱮ ᱱᱚᱜᱼᱚᱭ ᱧᱮᱞ ᱫᱟᱲᱮᱭᱟᱜ ᱠᱟᱱᱟ ᱯᱮ ᱟᱞᱮ ᱛᱟᱞᱟ ᱵᱤᱨ ᱞᱮ ᱛᱤᱭᱟᱹᱜ ᱠᱮᱫᱟ ᱛᱚ ᱟᱞᱮ ᱞᱮ ᱦᱮᱡ ᱠᱟᱱᱟ ᱟᱭᱢᱟ ᱦᱚᱲ ᱟᱯᱮ ᱢᱤᱫᱴᱮᱡ ᱜᱟᱹᱰᱤ ᱱᱚᱜᱼᱚᱭ ᱛᱟᱞᱮ ᱢᱟᱨᱩᱛᱤ ᱮᱭᱤᱴ ᱦᱟᱱᱰᱨᱮᱰ ᱟᱨ ᱦᱟᱱᱮ ᱢᱤᱫᱴᱮᱡ ᱯᱮ ᱧᱮᱞ ᱫᱟᱲᱮᱭᱟᱜ ᱠᱟᱱᱟ ᱛᱟᱭᱚᱢ ᱨᱮ ᱢᱟᱨᱥᱤᱰᱤᱥ ᱛᱚ ᱱᱤᱛᱚᱜ ᱟᱞᱮ ᱞᱮ ᱛᱤᱸᱜᱩ ᱠᱟᱱᱟ ᱧᱮᱞ ᱯᱮ ᱱᱚᱣᱟ ᱥᱚᱨᱚᱞᱯᱟᱲᱟ ᱵᱤᱨ ᱫᱚ ᱟᱹᱰᱤ ᱛᱮ ᱟᱹᱰᱤ ᱞᱟᱹᱴᱩ ᱵᱤᱨ ᱠᱟᱱᱟ ᱚᱠᱟ ᱫᱚ ᱨᱚᱲ ᱦᱩᱭ ᱞᱮᱱᱠᱷᱟᱡ ᱫᱚ ᱠᱚᱠᱲᱟᱡᱷᱟᱲ ᱰᱤᱥᱴᱨᱤᱠ ᱨᱮᱱᱟᱜ ᱫᱚ ᱱᱚᱣᱟ ᱜᱮ ᱞᱟᱹᱴᱩ ᱩᱛᱟᱹᱨ ᱵᱤᱨ ᱠᱟᱱᱟ ᱱᱚᱣᱟ ᱵᱤᱨ ᱨᱮ ᱞᱟᱹᱴᱩ ᱞᱟᱹᱴᱩ ᱫᱟᱨᱮ ᱢᱮᱱᱟᱜᱼᱟ ᱦᱟᱱᱮ ᱧᱮᱞ ᱧᱟᱢ ᱫᱟᱲᱮᱭᱟᱜᱼᱟ ᱯᱮ ᱦᱟᱱᱮ ᱦᱟᱱᱮ ᱟᱹᱰᱤ ᱞᱟᱹᱴᱩ ᱫᱟᱨᱮ ᱦᱟᱱᱮ ᱧᱮᱞ ᱫᱟᱲᱮᱭᱟᱜ ᱠᱟᱱᱟ ᱯᱮ ᱟᱨ ᱱᱚᱰᱮ ᱠᱚᱲᱟ ᱠᱚ ᱛᱷᱚᱲᱟ ᱯᱷᱳᱴᱳ ᱥᱩᱴ ᱪᱟᱞᱟᱜ ᱠᱟᱱ ᱛᱟᱠᱚᱣᱟ ᱥᱚᱸᱜᱮ ᱨᱮᱱ ᱜᱟᱛᱮ ᱠᱚ ᱞᱟᱦᱟ ᱫᱚ ᱥᱚᱨᱚᱞᱯᱟᱲᱟ ᱵᱤᱨ ᱫᱚ ᱟᱹᱰᱤ ᱰᱮᱧᱡᱟᱨ ᱛᱟᱦᱮᱸ ᱠᱟᱱᱟ ᱛᱚ ᱞᱟᱦᱟ ᱫᱚ ᱡᱮᱞᱮᱠᱟ ᱦᱟᱹᱛᱤ ᱛᱟᱹᱨᱩᱵ ᱢᱟᱱᱮ ᱵᱤᱨ ᱡᱟᱱᱣᱟᱨ ᱠᱚ ᱛᱚ ᱚᱱᱠᱟᱱ ᱠᱚ ᱡᱟᱱᱣᱟᱨ ᱟᱹᱰᱤ ᱨᱟᱸᱜᱟᱣ ᱠᱚ ᱧᱟᱢᱚᱜ ᱠᱟᱱ ᱛᱟᱦᱮᱱᱟ ᱛᱚ ᱱᱤᱛᱚᱜ ᱫᱚ ᱛᱷᱚᱲᱟ ᱱᱚᱨᱢᱟᱞ ᱧᱚᱜ ᱠᱟᱱᱟ ᱦᱟᱹᱛᱤ ᱛᱟᱹᱨᱩᱵ ᱠᱚ ᱤᱱᱟᱹᱜ ᱵᱟᱠᱚ ᱧᱟᱢᱚᱜ ᱠᱟᱱᱟ ᱜᱚᱲᱚᱢ ᱵᱟᱠᱚ ᱤᱱᱟᱹᱜ ᱵᱟᱠᱚ ᱧᱟᱢᱚᱜ ᱠᱟᱱᱟ ᱢᱮᱱᱠᱷᱟᱱ ᱩᱱ ᱚᱠᱛᱮ ᱨᱮ ᱦᱟᱹᱛᱤ ᱛᱟᱹᱨᱩᱵ ᱵᱟᱫ ᱨᱮᱦᱚᱸ ᱵᱟᱨ ᱠᱟᱴᱟ ᱦᱟᱹᱛᱤ ᱛᱟᱹᱨᱩᱵ ᱠᱚ ᱧᱟᱢᱚᱜ ᱠᱟᱱ ᱛᱟᱦᱮᱱᱟ ᱛᱚ ᱵᱩᱡᱷᱟᱹᱣ ᱠᱮᱫᱟ ᱯᱟᱥᱮ ᱵᱟᱨ ᱠᱟᱴᱟ ᱦᱟᱹᱛᱤ ᱛᱟᱹᱨᱩᱵ ᱢᱟᱱᱮ ᱪᱮᱫ ᱞᱮᱠᱟᱱ ᱠᱚ ᱛᱚ ᱧᱮᱞ ᱫᱟᱲᱮᱭᱟᱜ ᱯᱮ ᱱᱚᱣᱟ ᱥᱚᱨᱚᱞᱯᱟᱲᱟ ᱵᱤᱨ ᱫᱚ ᱟᱹᱰᱤ ᱛᱮ ᱟᱹᱰᱤ ᱞᱟᱹᱴᱩ ᱵᱤᱨ ᱠᱟᱱᱟ ᱛᱚ ᱱᱚᱜᱼᱚᱭ ᱧᱮᱞ ᱫᱟᱲᱮᱭᱟᱜ ᱠᱟᱱᱟ ᱯᱮ ᱵᱤᱨ ᱵᱤᱨ ᱛᱚ ᱱᱚᱰᱮ ᱫᱚ ᱯᱟᱥᱮ ᱟᱯᱮ ᱯᱮ ᱦᱩᱫᱤᱥᱚᱜᱼᱟ ᱰᱮᱰ ᱮ ᱵᱤᱨ ᱠᱟᱱᱟ ᱢᱮᱱᱠᱷᱟᱱ ᱰᱮᱰ ᱮ ᱫᱚ ᱟᱞᱚᱯᱮ ᱵᱷᱟᱹᱵᱤᱭᱟ ᱟᱹᱰᱤ ᱞᱟᱹᱴᱩ ᱵᱤᱨ ᱠᱟᱱᱟ ᱱᱚᱣᱟ ᱵᱤᱨ ᱨᱮ

ᱛᱚ ᱮᱱᱟᱱ ᱵᱤᱨ ᱨᱮᱞᱮ ᱯᱷᱮᱰ ᱞᱮᱱᱟ ᱚᱸᱰᱮ ᱠᱷᱚᱱ ᱱᱤᱛᱚᱜ ᱟᱨᱦᱚᱸ ᱵᱤᱥ ᱵᱤᱥ ᱢᱤᱱᱤᱴ ᱛᱟᱭᱚᱢ ᱱᱚᱜᱼᱚᱭ ᱵᱤᱨ ᱨᱮᱜᱮ ᱢᱮᱱᱟᱜ ᱞᱮᱭᱟ ᱛᱚ ᱤᱧ ᱫᱚ ᱜᱚᱲᱚᱢᱵᱟ ᱟᱹᱰᱤ ᱨᱮᱸᱜᱟ ᱧᱮᱧᱮᱞ ᱥᱟᱱᱟᱭᱮᱫᱤᱧ ᱛᱟᱦᱮᱱᱟ ᱛᱚ ᱜᱚᱲᱚᱢᱵᱟ ᱵᱟᱞᱮ ᱧᱟᱢ ᱞᱮᱫ ᱠᱚᱣᱟ ᱜᱚᱲᱚᱢᱵᱟ ᱞᱟᱹᱜᱤᱫ ᱠᱟᱭᱨᱟ ᱞᱮ ᱠᱤᱨᱤᱧ ᱞᱮᱫᱟ ᱛᱚ ᱚᱱᱟ ᱠᱟᱭᱨᱟ ᱫᱚ ᱱᱤᱛᱚᱜ ᱟᱞᱮ ᱱᱚᱣᱟ ᱠᱚᱨᱮ ᱰᱟᱦᱟᱨ ᱟᱹᱲᱤ ᱟᱹᱲᱤ ᱛᱮᱞᱮ ᱫᱚᱦᱚ ᱵᱟᱲᱟ ᱠᱟᱜᱼᱟ ᱡᱩᱫᱤ ᱜᱚᱲᱚᱢ ᱵᱟᱠᱚ ᱦᱮᱡ ᱞᱮᱱᱠᱷᱟᱱ ᱜᱚᱲᱚᱢ ᱵᱟᱠᱚ ᱡᱚᱢᱟ ᱟᱨ ᱵᱟᱝᱠᱷᱟᱱ ᱚᱱᱠᱟ ᱠᱟᱭᱨᱟ ᱡᱚᱡᱚᱢ ᱠᱚ ᱡᱟᱱᱣᱟᱨ ᱡᱮᱞᱮᱠᱟ ᱜᱟᱹᱬᱤ ᱠᱚ ᱪᱤᱞᱤ ᱠᱚ ᱩᱱᱠᱩ ᱠᱚ ᱦᱮᱡ ᱞᱮᱱᱠᱷᱟᱱ ᱜᱟᱹᱬᱤ ᱠᱚᱠᱚ ᱡᱚᱢᱟ ᱢᱮᱱᱠᱷᱟᱱ ᱱᱚᱣᱟ ᱠᱚᱨᱮ ᱞᱮ ᱫᱚᱦᱚ ᱵᱟᱲᱟ ᱦᱚᱴᱚ ᱠᱟᱜᱼᱟ ᱛᱚ ᱱᱚᱣᱟ ᱧᱮᱞ ᱧᱟᱢ ᱫᱟᱲᱮᱭᱟᱜ ᱠᱟᱱᱟ ᱯᱮ ᱱᱚᱣᱟ ᱡᱚᱠᱷᱚᱱ ᱱᱚᱣᱟ ᱢᱤᱫᱴᱮᱡ ᱜᱟᱹᱬᱤ ᱧᱟᱢᱟ ᱛᱚ ᱟᱹᱰᱤ ᱢᱚᱱ ᱠᱩᱥᱤᱛᱮ ᱡᱚᱢᱟ ᱛᱚ ᱜᱚᱲᱚᱢ ᱵᱟ ᱵᱟᱞᱮ ᱧᱮᱞ ᱯᱟᱲᱟᱣ ᱞᱮᱱ ᱤᱭᱟᱹᱛᱮ ᱫᱚᱦᱚ ᱦᱚᱴᱚ ᱠᱟᱜ ᱠᱟᱱᱟᱞᱮ ᱠᱟᱭᱨᱟ ᱠᱚ ᱚᱱᱟ ᱯᱮ ᱧᱮᱞ ᱫᱟᱲᱮᱭᱟᱜ ᱠᱟᱱᱟ ᱱᱚᱜᱼᱚᱭ ᱱᱚᱜᱼᱚᱭ ᱮᱱᱟᱱ ᱠᱚᱧ ᱢᱮᱱᱫᱟ ᱵᱷᱤᱰᱤᱭᱳ ᱨᱮ ᱵᱷᱤᱰᱤᱭᱳ ᱨᱮ ᱠᱚᱱᱴᱤᱱᱤᱭᱩ ᱜᱮ ᱡᱚᱲᱟᱣ ᱛᱟᱦᱮᱱ ᱛᱟᱵᱚᱱ ᱯᱮ ᱛᱚ ᱱᱚᱣᱟ ᱰᱟᱦᱟᱨ ᱟᱹᱲᱤ ᱟᱹᱲᱤᱛᱮ ᱵᱤᱨ ᱜᱟᱡᱟᱲ ᱤᱧ ᱫᱚ ᱱᱚᱣᱟ ᱧᱮᱞ ᱠᱟᱛᱮ ᱱᱚᱝᱠᱟᱧ ᱟᱹᱭᱠᱟᱹᱣ ᱮᱫᱟ ᱡᱮ ᱤᱧ ᱫᱚ ᱢᱤᱫᱴᱮᱱ ᱡᱩᱨᱟᱥᱤᱠ ᱣᱟᱨᱞᱰ ᱞᱮᱠᱟᱱᱟᱜ ᱤᱝᱞᱤᱥ ᱯᱷᱤᱞᱢ ᱤᱧ ᱧᱮᱞ ᱮᱫᱟ ᱛᱚ ᱵᱚᱭᱦᱟ ᱠᱚ ᱟᱯᱮ ᱠᱚ ᱱᱚᱣᱟ ᱵᱤᱨ ᱧᱮᱞ ᱠᱟᱛᱮ ᱪᱮᱫ ᱞᱮᱠᱟ ᱯᱮ ᱟᱹᱭᱠᱟᱹᱣ ᱮᱫᱟ ᱫᱟᱭᱟ ᱠᱟᱛᱮ ᱠᱚᱢᱮᱱᱴ ᱥᱮᱠᱥᱚᱱ ᱨᱮ ᱞᱟᱹᱭ ᱛᱟᱵᱚᱱ ᱯᱮ ᱱᱤᱛᱚᱜ ᱟᱨᱚ ᱛᱟᱞᱟ ᱵᱤᱨ ᱞᱮ ᱛᱤᱸᱜᱩᱭᱮᱱᱟ ᱱᱚᱰᱮ ᱦᱚᱸ ᱵᱟᱨᱭᱟ ᱠᱟᱭᱨᱟ ᱥᱟᱨᱮᱡ ᱠᱟᱱᱟ ᱱᱚᱣᱟᱧ ᱫᱚᱦᱚ ᱦᱚᱴᱚ ᱠᱟᱜᱼᱟ ᱛᱚ ᱵᱟᱭ ᱪᱟᱱᱥ ᱜᱟᱹᱲᱤ ᱠᱚ ᱦᱮᱡ ᱞᱮᱱᱠᱷᱟᱱ ᱵᱮᱥ ᱛᱮᱠᱚ ᱢᱟᱨᱟᱣᱟ ᱟᱨ ᱧᱮᱞ ᱯᱮ ᱧᱮᱞ ᱯᱮ ᱱᱚᱣᱟ ᱵᱤᱨ ᱨᱮ ᱪᱤᱞᱤ ᱠᱚᱠᱚ ᱨᱟᱜ ᱮᱫᱟ ᱟᱸᱡᱚᱢ ᱫᱟᱲᱮᱭᱟᱜ ᱠᱟᱱᱟ ᱯᱮ ᱚᱛᱮ ᱱᱚᱣᱟ ᱵᱤᱨ ᱫᱚ ᱟᱹᱰᱤ ᱰᱮᱧᱡᱟᱨᱟᱥ ᱢᱟᱱᱮ ᱟᱹᱰᱤ ᱢᱚᱡᱽ ᱟᱹᱭᱠᱟᱹᱜᱼᱟ ᱰᱮᱧᱡᱟᱨᱟᱥ ᱥᱟᱶᱛᱮ ᱟᱹᱰᱤ ᱢᱚᱡᱽ ᱟᱹᱭᱠᱟᱹᱜᱼᱟ ᱟᱹᱰᱤ ᱯᱚᱞᱤᱭᱩᱥᱚᱱ ᱯᱷᱨᱤ ᱡᱟᱭᱜᱟ ᱠᱟᱱᱟ ᱧᱮᱞ ᱫᱟᱲᱮᱭᱟᱜ ᱠᱟᱱᱟ ᱯᱮ ᱱᱚᱜᱼᱚᱭ ᱪᱚᱴ ᱧᱮᱞ ᱯᱮ ᱟᱨ ᱪᱤᱞᱤ ᱨᱟᱜ ᱫᱟ ᱛᱤᱱᱟᱹᱜ ᱢᱚᱡᱽ ᱟᱸᱡᱚᱢᱚᱜ ᱠᱟᱱᱟ ᱵᱚᱭᱦᱟ ᱠᱚ ᱜᱟᱹᱲᱤ ᱞᱮ ᱧᱟᱢ ᱠᱟᱜ ᱠᱚᱣᱟ ᱜᱟᱹᱲᱤ ᱜᱟᱹᱲᱤ ᱧᱮᱞ ᱫᱟᱲᱮ ᱠᱚᱣᱟ ᱯᱮ ᱱᱚᱣᱟ ᱛᱮ ᱵᱟᱠᱚ ᱧᱮᱞ ᱧᱟᱢᱚᱜ ᱠᱟᱱᱟ ᱦᱟᱯᱮ ᱰᱤᱭᱮᱥᱮᱞᱟᱨ ᱛᱮᱧ ᱩᱫᱩᱜ ᱯᱮ ᱠᱟᱱᱟ ᱜᱟᱹᱰᱤ ᱞᱮ ᱧᱮᱞ ᱧᱟᱢ ᱠᱮᱫ ᱠᱚᱣᱟ ᱟᱹᱰᱤ ᱠᱩᱥᱤᱧ ᱟᱹᱭᱠᱟᱹᱣ ᱠᱮᱫᱟ ᱪᱮᱫᱟᱜ ᱥᱮ ᱡᱟᱱᱣᱟᱨ ᱧᱮᱧᱮᱞ ᱥᱟᱱᱟ ᱠᱟᱹᱫᱤᱧ ᱛᱟᱦᱮᱱᱟ ᱟᱹᱰᱤ ᱨᱟᱸᱜᱟᱣ ᱛᱚ ᱜᱚᱲᱚᱢ ᱵᱟ ᱫᱚ ᱵᱟᱞᱮ ᱧᱟᱢ ᱫᱟᱲᱮᱭᱟᱜ ᱠᱚᱣᱟ ᱛᱚ ᱟᱨᱚ ᱞᱮ ᱢᱚᱦᱰᱟᱜᱼᱟ ᱱᱤᱛᱚᱜ ᱯᱤᱠᱱᱤᱠ ᱥᱯᱚᱴ ᱛᱮ ᱱᱤᱛᱚᱜ ᱟᱞᱮ ᱞᱮ ᱛᱤᱭᱟᱹᱜ ᱠᱮᱫᱟ ᱥᱚᱨᱚᱞᱯᱟᱲᱟ ᱵᱟᱡᱟᱨ ᱟᱨ ᱱᱚᱰᱮ ᱮᱥ ᱮᱥ ᱵᱤ ᱢᱮᱱᱟᱜ ᱠᱚᱣᱟ ᱱᱚᱰᱮ ᱪᱮᱠᱤᱝ ᱫᱟᱠᱚ ᱜᱟᱹᱰᱤ ᱦᱚᱲ ᱪᱮᱠᱤᱝ ᱥᱟᱶ ᱥᱟᱶᱛᱮ ᱠᱟᱜᱚᱡᱽ ᱠᱚ ᱧᱮᱞᱟ ᱰᱤ ᱮᱞ ᱠᱚ ᱧᱮᱞᱟ ᱜᱟᱹᱰᱤ ᱨᱮᱱᱟᱜ ᱠᱟᱜᱚᱡᱽ ᱠᱚ ᱧᱮᱞᱟ ᱟᱨ ᱠᱚ ᱠᱩᱞᱤᱭᱟ ᱚᱠᱟ ᱠᱷᱚᱱ ᱯᱮ ᱦᱮᱡ ᱟᱠᱟᱱᱟ ᱚᱠᱟ ᱛᱮᱯᱮ ᱪᱟᱞᱟᱜ ᱠᱟᱱᱟ ᱟᱨ ᱱᱚᱣᱟ ᱜᱮᱴ ᱯᱟᱨᱚᱢ ᱠᱟᱛᱮ ᱦᱟᱱᱛᱮ ᱨᱮ ᱛᱤᱱᱟᱹᱜ ᱜᱷᱟᱹᱲᱤᱡ ᱯᱮ ᱛᱟᱦᱮᱱᱟ ᱚᱱᱟ ᱠᱚ ᱠᱩᱞᱤᱭᱟ ᱛᱚ ᱟᱞᱮ ᱨᱮᱱ ᱰᱨᱟᱭᱵᱷᱟᱨ ᱦᱟᱹᱱᱤ ᱪᱟᱞᱟᱣ ᱠᱟᱱᱟ ᱧᱮᱞ ᱧᱟᱢ ᱫᱟᱲᱮᱭᱟᱜ ᱠᱟᱱᱟ ᱯᱮ ᱵᱟᱡᱟᱨ ᱧᱮᱞ ᱫᱟᱲᱮᱭᱟᱜ ᱠᱟᱱᱟ ᱯᱮ ᱥᱚᱨᱚᱯᱟᱲᱟ ᱫᱚ ᱮᱠᱪᱩᱭᱟᱞᱤ ᱰᱮ ᱰᱮ ᱵᱟᱡᱟᱨ ᱠᱟᱱᱟ ᱛᱚ ᱱᱚᱣᱟ ᱫᱚ ᱟᱹᱰᱤ ᱵᱷᱩᱴᱟᱱ ᱵᱚᱰᱟᱨ ᱥᱩᱨ ᱨᱮ ᱢᱮᱱᱟᱜᱼᱟ ᱱᱚᱣᱟ ᱵᱟᱡᱟᱨ ᱫᱚ ᱦᱟᱭ ᱧᱮᱞ ᱫᱟᱲᱮᱭᱟᱜ ᱠᱟᱱᱟ ᱯᱮ ᱯᱷᱟᱭᱱᱟᱞᱤ ᱟᱞᱮᱭᱟᱜ ᱰᱮᱥᱴᱤᱱᱮᱥᱚᱱ ᱞᱮ ᱛᱤᱭᱟᱹᱜ ᱠᱮᱫᱟ ᱢᱮᱱᱠᱷᱟᱱ ᱛᱤᱭᱟᱹᱜ ᱠᱮᱫ ᱨᱮᱦᱚᱸ ᱞᱮ ᱟᱹᱰᱤ ᱫᱩᱠ ᱨᱮᱱᱟᱜ ᱠᱷᱚᱵᱚᱨ ᱪᱮᱫᱟᱜ ᱥᱮ ᱤᱧ ᱞᱟᱹᱭᱟᱫ ᱯᱮ ᱛᱟᱦᱮᱱᱟ ᱛᱤᱦᱤᱧ ᱫᱚ ᱟᱞᱮ ᱯᱤᱠᱱᱤᱠ ᱥᱯᱚᱴ ᱞᱮ ᱦᱮᱡ ᱠᱟᱱᱟ ᱟᱨ ᱦᱮᱡ ᱠᱟᱛᱮ ᱞᱮ ᱵᱟᱰᱟᱭ ᱠᱮᱫᱟ ᱡᱮ ᱯᱤᱠᱱᱤᱠ ᱥᱯᱚᱴ ᱫᱚ ᱢᱤᱫ ᱪᱟᱸᱫᱳ ᱞᱟᱹᱜᱤᱫ ᱵᱚᱱᱫᱚ ᱜᱮᱭᱟ ᱛᱚ ᱧᱮᱞ ᱫᱟᱲᱮᱭᱟᱜ ᱠᱟᱱᱟ ᱯᱮ ᱟᱞᱮ ᱟᱞᱮ ᱟᱞᱮ ᱱᱚᱜᱼᱚ ᱱᱚᱸᱰᱮ ᱞᱮ ᱚᱲᱟᱜ ᱞᱮ ᱵᱮᱱᱟᱣ ᱠᱮᱫᱟ ᱮᱠᱪᱩᱭᱮᱞᱤ ᱞᱟᱦᱟ ᱠᱷᱚᱱ ᱚᱲᱟᱜ ᱵᱮᱱᱟᱣ ᱛᱟᱦᱮᱸ ᱠᱟᱱᱟ ᱢᱮᱱᱠᱷᱟᱱ ᱛᱷᱚᱲᱟ ᱵᱟᱨᱦᱮ ᱥᱮᱫ ᱛᱮ ᱛᱤᱨᱯᱟᱹᱞ ᱞᱮ ᱞᱟᱜᱟᱣᱫᱟ ᱟᱨ ᱱᱚᱸᱰᱮ ᱞᱮ ᱫᱟᱠᱟᱭᱟᱞᱮ ᱩᱛᱩᱭᱟᱞᱮ ᱱᱚᱸᱰᱮ ᱜᱮᱞᱮ ᱫᱟᱠᱟ ᱩᱛᱩᱭᱟ ᱱᱚᱸᱰᱮ ᱜᱮᱞᱮ ᱡᱚᱢᱟ ᱧᱩᱭᱟᱞᱮ ᱡᱟᱦᱟᱱᱟᱜ ᱨᱚᱲ ᱛᱟᱵᱚᱱ ᱢᱮ ᱪᱮᱫ ᱨᱚᱲ ᱪᱮᱫ ᱨᱚᱲ ᱢᱚᱴᱟᱭ ᱱᱚᱸᱰᱮ ᱯᱤᱠᱱᱤᱠ ᱥᱯᱚᱴ ᱞᱮ ᱦᱮᱡ ᱮᱱᱟ ᱱᱤᱛᱚᱜ ᱛᱚᱵᱮ ᱟᱞᱮ ᱱᱤᱛᱚᱜ ᱫᱟᱠᱟ ᱩᱛᱩᱭᱟᱞᱮ ᱡᱚᱢᱟᱞᱮ ᱧᱩᱭᱟᱞᱮ

ᱛᱚ ᱮᱱ ᱨᱮᱦᱚᱸ ᱞᱟᱦᱟᱛᱮ ᱦᱚᱲ ᱤᱱᱟᱹᱜ ᱵᱟᱠᱚ ᱦᱤᱡᱩᱜ ᱠᱟᱱ ᱛᱟᱦᱮᱱᱟ ᱢᱮᱱᱠᱷᱟᱱ ᱡᱚᱠᱷᱚᱱ ᱜᱮ ᱟᱵᱚ ᱠᱳᱵᱷᱤᱰ ᱱᱟᱭᱤᱱᱴᱤᱱ ᱠᱷᱟᱹᱛᱤᱨ ᱛᱮ ᱞᱚᱠᱰᱟᱣᱩᱱ ᱥᱩᱨᱩᱭᱮᱱᱟ ᱛᱚ ᱦᱚᱲ ᱠᱚ ᱚᱲᱟᱜ ᱠᱚᱨᱮ ᱟᱹᱰᱤ ᱵᱚᱨ ᱠᱚ ᱟᱹᱭᱠᱟᱹᱣᱟ ᱚᱱᱟ ᱤᱭᱟᱹᱛᱮ ᱱᱚᱛᱮ ᱱᱚᱣᱟ ᱡᱟᱭᱜᱟ ᱨᱮ ᱦᱤᱡᱩᱜ ᱠᱚ ᱜᱚᱴᱟ ᱠᱮᱫᱟ ᱟᱨ ᱱᱤᱛᱚᱜ ᱫᱚ ᱱᱚᱣᱟ ᱡᱟᱭᱜᱟ ᱜᱮ ᱢᱤᱫᱴᱮᱱ ᱯᱤᱠᱱᱤᱠ ᱥᱯᱚᱴ ᱞᱮᱠᱟ ᱠᱚ ᱢᱟᱱᱟᱣᱟ ᱢᱤᱫᱴᱮᱱ ᱵᱷᱩᱴᱟᱱ ᱵᱚᱰᱟᱨ ᱟᱲᱮ ᱨᱮᱱᱟᱜ ᱡᱟᱭᱜᱟ ᱢᱤᱫᱴᱮᱱ ᱯᱤᱠᱱᱤᱠ ᱥᱯᱚᱴ ᱥᱚᱨᱚᱞᱯᱟᱲᱟ ᱛᱚ ᱤᱧ ᱨᱮᱱ ᱫᱩᱞᱟᱹᱲᱤᱭᱟᱹ ᱜᱟᱛᱮ ᱠᱚ ᱵᱷᱤᱣᱟᱨᱥ ᱠᱚ ᱡᱩᱫᱤ ᱥᱚᱨᱚᱞᱯᱟᱲᱟ ᱵᱟᱨᱮ ᱛᱮ ᱡᱩᱫᱤ ᱥᱟᱱᱛᱟᱲ ᱵᱷᱟᱥᱟ ᱛᱮᱧ ᱞᱟᱹᱭ ᱵᱚᱱᱟ ᱥᱚᱨᱚᱞᱯᱟᱲᱟ ᱫᱚ ᱢᱤᱫᱴᱮᱱ ᱱᱚᱝᱠᱟᱱᱟᱜ ᱡᱟᱭᱜᱟ ᱠᱟᱱᱟ ᱚᱠᱟ ᱫᱚ ᱢᱤᱫᱴᱮᱱ ᱚᱠᱟ ᱫᱚ ᱢᱤᱫᱴᱮᱱ ᱠᱟᱣᱩᱱᱴᱨᱤ ᱵᱷᱩᱴᱟᱱ ᱠᱚ ᱢᱮᱛᱟᱜ ᱠᱟᱱᱟ ᱚᱱᱟ ᱵᱷᱩᱴᱟᱱ ᱠᱟᱣᱩᱱᱴᱨᱤ ᱟᱹᱲᱤ ᱨᱮ ᱤᱱᱰᱤᱭᱟ ᱵᱷᱩᱴᱟᱱ ᱵᱚᱰᱟᱨ ᱥᱩᱨ ᱨᱮᱱᱟᱜ ᱡᱟᱭᱜᱟ ᱠᱟᱱᱟ ᱟᱨ ᱱᱚᱣᱟ ᱡᱟᱭᱜᱟ ᱫᱚ ᱮᱠᱪᱩᱭᱮᱞᱤ ᱵᱚᱨᱛᱚᱢᱟᱱ ᱯᱤᱠᱱᱤᱠ ᱥᱯᱚᱴ ᱠᱚ ᱵᱮᱱᱟᱣ ᱠᱟᱜᱼᱟ ᱯᱤᱠᱱᱤᱠ ᱥᱯᱚᱴ ᱡᱮ ᱡᱮᱞᱮᱠᱟ ᱱᱚᱰᱮ ᱦᱮᱡ ᱠᱟᱛᱮ ᱦᱚᱲ ᱠᱚ ᱯᱟᱨᱴᱤ ᱫᱟᱲᱮᱭᱟᱜᱼᱟ ᱠᱚ ᱯᱟᱨᱴᱤᱭᱟᱠᱚ ᱥᱮ ᱠᱩᱲᱤ ᱠᱚᱲᱟ ᱮᱱᱡᱚᱭ ᱨᱮᱱᱟᱜ ᱡᱟᱭᱜᱟ ᱛᱚ ᱟᱯᱮ ᱦᱚᱸᱯᱮ ᱦᱤᱡᱩᱜ ᱠᱷᱟᱱ ᱦᱤᱡᱩᱜ ᱛᱟᱵᱚᱱ ᱯᱮ ᱟᱨ ᱡᱚᱛᱚ ᱦᱚᱲ ᱵᱚᱱ ᱵᱟᱰᱟᱭ ᱜᱮᱭᱟ ᱯᱟᱥᱮ ᱵᱷᱩᱴᱟᱱ ᱨᱮᱱᱟᱜ ᱢᱤᱫᱴᱮᱱ ᱵᱩᱨᱩ ᱠᱟᱱᱟ ᱵᱩᱨᱩ ᱫᱤᱥᱚᱢ ᱠᱟᱱᱟ ᱱᱚᱜᱼᱚᱭ ᱵᱩᱨᱩ ᱟᱹᱰᱤ ᱞᱮ ᱦᱮᱡ ᱠᱟᱱᱟ ᱟᱨ ᱵᱷᱩᱴᱟᱱ ᱠᱷᱚᱱᱟᱜ ᱢᱤᱫᱴᱮᱱ ᱜᱟᱰᱟ ᱦᱤᱡᱩᱜ ᱠᱟᱱᱟ ᱚᱱᱟ ᱜᱟᱰᱟ ᱨᱮᱱᱟᱜ ᱧᱩᱛᱩᱢ ᱫᱚ ᱠᱟᱱᱟ ᱥᱟᱨᱯᱟᱝ ᱥᱟᱨᱯᱟᱝ ᱴᱟᱨ ᱵᱟᱝ ᱫᱚ ᱪᱮᱫ ᱠᱚ ᱢᱮᱛᱟᱜᱼᱟ ᱤᱱᱟᱹᱜ ᱢᱚᱡᱽ ᱛᱮ ᱵᱟᱹᱧ ᱵᱟᱰᱟᱭᱟ ᱢᱮᱱᱠᱷᱟᱱ ᱤᱧ ᱵᱟᱰᱟᱭ ᱞᱮᱠᱟᱛᱮᱧ ᱞᱟᱹᱭ ᱯᱮᱭᱟ ᱱᱚᱣᱟ ᱜᱟᱰᱟ ᱨᱮᱱᱟᱜ ᱧᱩᱛᱩᱢ ᱫᱚ ᱦᱩᱭᱩᱜ ᱠᱟᱱᱟ ᱥᱟᱨᱯᱟᱝ ᱟᱨ ᱱᱚᱣᱟ ᱜᱟᱰᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱣᱟ ᱜᱟᱰᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱡᱚᱛᱚ ᱦᱚᱲᱤᱧ ᱩᱫᱩᱜ ᱟᱯᱮ ᱠᱟᱱᱟ ᱧᱮᱞ ᱛᱟᱵᱚᱱ ᱯᱮ ᱜᱟᱰᱟ

ᱱᱤᱛᱚᱜ ᱠᱟᱱᱟ ᱟᱹᱞᱩ ᱡᱚᱛᱚ ᱦᱚᱲ ᱞᱮ ᱰᱤᱵᱨᱟᱹᱜ ᱠᱟᱱᱟ ᱱᱚᱰᱮ ᱱᱤᱛ ᱫᱚ ᱟᱹᱭᱩᱵ ᱵᱮᱞᱟ ᱥᱮᱫ ᱪᱟᱞᱟᱜ ᱠᱟᱱᱟ ᱧᱮᱞ ᱫᱟᱲᱮᱭᱟᱜ ᱠᱟᱱᱟ ᱯᱮ ᱟᱹᱭᱩᱵ ᱱᱟ ᱟᱨ ᱱᱟᱥᱮᱱᱟᱜ ᱤᱧᱟᱹᱜ ᱦᱚᱲᱢᱚ ᱢᱚᱡᱽ ᱵᱟᱹᱧ ᱟᱹᱭᱠᱟᱹᱣ ᱛᱮ ᱜᱚᱴᱟ ᱱᱚᱣᱟ ᱠᱚ ᱱᱚᱣᱟ ᱮᱨᱤᱭᱟ ᱨᱮᱱᱟᱜ ᱢᱟᱱᱮ ᱜᱚᱴᱟ ᱡᱟᱭᱜᱟ ᱵᱟᱹᱧ ᱫᱟᱬᱟ ᱫᱟᱲᱮᱭᱟᱫᱟ ᱛᱚ ᱢᱩᱪᱟᱹᱫ ᱨᱮ ᱤᱧ ᱫᱚ ᱱᱚᱣᱟ ᱜᱤᱧ ᱢᱮᱱᱟ ᱟᱵᱚ ᱠᱚ ᱱᱚᱝᱠᱟ ᱢᱚᱡᱽ ᱵᱩᱨᱩ ᱥᱮ ᱱᱚᱝᱠᱟ ᱥᱩᱨ ᱥᱩᱨ ᱛᱮ ᱨᱤᱢᱤᱞ ᱧᱮᱞ ᱧᱟᱢᱚᱜ ᱡᱟᱭᱜᱟ ᱧᱮᱞ ᱞᱟᱹᱜᱤᱫ ᱟᱵᱚ ᱵᱟᱨᱦᱮ ᱫᱤᱥᱚᱢ ᱪᱟᱞᱟᱜ ᱨᱮᱱᱟᱜ ᱪᱮᱫ ᱡᱟᱹᱨᱩᱲ ᱢᱮᱱᱟᱜᱼᱟ ᱦᱤᱡᱩᱜ ᱛᱟᱵᱚᱱ ᱯᱮ ᱟᱥᱟᱢ ᱨᱮᱱᱟᱜ ᱠᱚᱠᱲᱟᱡᱷᱟᱲ ᱰᱤᱥᱴᱨᱤᱠ ᱠᱚᱠᱲᱟᱡᱷᱟᱲ ᱰᱤᱥᱴᱨᱤᱠ ᱨᱮᱱᱟᱜ ᱥᱚᱨᱚᱞᱯᱟᱲᱟ ᱥᱚᱨᱚᱞᱯᱟᱲᱟ ᱨᱮ ᱱᱚᱝᱠᱟᱱ ᱢᱚᱡᱽ ᱵᱷᱤᱭᱩ ᱵᱚᱱ ᱧᱮᱞ ᱫᱟᱲᱮᱭᱟᱜᱼᱟ ᱥᱚᱨᱚᱞᱯᱟᱲᱟ ᱦᱤᱡᱩᱜ ᱛᱟᱵᱚᱱ ᱯᱮ ᱢᱤᱫᱴᱮᱱ ᱱᱚᱣᱟ ᱯᱤᱠᱱᱤᱠ ᱥᱯᱚᱴ ᱨᱮ ᱱᱚᱣᱟ ᱯᱤᱠᱱᱤᱠ ᱥᱯᱚᱴ ᱨᱮ ᱦᱤᱡᱩᱜ ᱛᱟᱵᱚᱱ ᱯᱮ ᱟᱨ ᱱᱚᱜᱼᱚᱭ ᱯᱤᱠᱪᱟᱨ ᱤᱧ ᱩᱫᱩᱜ ᱟᱯᱮ ᱠᱟᱱ ᱱᱚᱣᱟ ᱞᱮᱠᱟᱱᱟᱜ ᱢᱤᱫᱴᱮᱱ ᱢᱚᱡᱽ ᱵᱷᱤᱭᱩ ᱯᱮ ᱧᱮᱞ ᱫᱟᱲᱮᱭᱟᱜᱼᱟ ᱚᱱᱟ ᱦᱚᱸ ᱟᱹᱰᱤ ᱥᱩᱨ ᱠᱷᱚᱱ ᱯᱮ ᱧᱮᱞ ᱫᱟᱲᱮᱭᱟᱜᱼᱟ ᱛᱚ ᱱᱤᱛᱚᱜ ᱫᱚ ᱧᱩᱦᱩᱢᱚᱜ ᱠᱟᱱᱟ ᱦᱟᱸᱜ ᱛᱚ ᱱᱤᱛᱚᱜ ᱟᱞᱮ ᱞᱮ ᱢᱚᱰᱟᱜᱼᱟ ᱟᱨ ᱯᱟᱥᱮᱡ ᱱᱚᱣᱟ ᱵᱷᱤᱰᱤᱭᱳ ᱤᱱᱟᱹᱜ ᱵᱟᱯᱮ ᱠᱩᱥᱤᱭᱟᱜᱼᱟ ᱚᱱᱟ ᱤᱭᱟᱹᱛᱮ ᱵᱟᱹᱲᱤᱡ ᱟᱞᱚᱯᱮ ᱵᱩᱡᱷᱟᱹᱣᱟ ᱢᱮᱱᱠᱷᱟᱱ ᱪᱮᱱᱮᱞ ᱥᱟᱵᱥᱠᱨᱟᱭᱤᱵ ᱫᱚ ᱟᱞᱚᱯᱮ ᱦᱤᱲᱤᱧᱟ ᱛᱟᱭᱚᱢ ᱫᱟᱨᱟ ᱡᱟᱛᱮ ᱱᱚᱣᱟ ᱠᱷᱚᱱ ᱢᱚᱡᱽ ᱤᱧ ᱵᱮᱱᱟᱣ ᱟᱯᱮᱭᱟᱜ ᱞᱟᱵᱷ ᱮᱱᱰ ᱥᱟᱯᱳᱨᱴ ᱛᱮ ᱛᱚ ᱫᱟᱭᱟ ᱠᱟᱛᱮ ᱪᱮᱱᱮᱞ ᱥᱟᱵᱥᱠᱨᱟᱭᱤᱵ ᱠᱟᱛᱮ ᱵᱷᱤᱰᱤᱭᱳ ᱞᱟᱭᱤᱠ ᱯᱮ ᱟᱨ ᱟᱨ ᱚᱱᱠᱟ ᱜᱮ ᱥᱟᱱᱛᱟᱞᱤ ᱵᱷᱟᱥᱟ ᱛᱮ ᱵᱞᱚᱜᱥ ᱠᱚ ᱧᱟᱢ ᱞᱟᱹᱜᱤᱫ ᱪᱮᱱᱮᱞ ᱨᱮ ᱡᱚᱲᱟᱣ ᱜᱮ ᱛᱟᱦᱮᱱ ᱛᱟᱵᱚᱱ ᱯᱮ ᱛᱚᱵᱮ ᱢᱟ ᱛᱮᱦᱮᱧᱟᱜ ᱵᱷᱤᱰᱤᱭᱳ ᱨᱮᱫᱚ ᱱᱚᱝᱠᱟ ᱜᱮ ᱢᱟ ᱛᱚᱵᱮ ᱵᱟᱭ ᱵᱟᱭ